ᱡᱚᱦᱟᱨ ᱜᱮ ᱜᱟᱛᱮ ᱠᱚ ᱛᱮᱦᱮᱧᱟᱜ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱟᱥᱟᱭᱮᱫ ᱟᱹᱞᱤᱧ ᱡᱚᱛᱚ ᱠᱚᱜᱮ ᱯᱟᱞᱮ ᱱᱟᱯᱟᱭ ᱨᱮᱜᱮ ᱢᱮᱱᱟᱜ ᱟᱠᱟᱫ ᱯᱮᱭᱟ ᱟᱨ ᱟᱹᱞᱤᱧ ᱦᱚᱸ ᱱᱟᱯᱟᱭ ᱨᱮᱜᱮ ᱢᱮᱱᱟᱜ ᱟᱠᱟᱫ ᱞᱤᱧᱟ ᱛᱚ ᱟᱹᱰᱤ ᱫᱤᱱ ᱠᱷᱚᱱ ᱵᱷᱤᱰᱤᱭᱳ ᱠᱚ ᱦᱟᱸᱜ ᱵᱟᱹᱞᱤᱧ ᱟᱹᱜᱩ ᱵᱟᱲᱟ ᱜᱚᱫ ᱟᱠᱟᱫᱼᱟ ᱪᱮᱫᱟᱜ ᱥᱮ ᱥᱚᱢᱚᱭ ᱵᱟᱹᱞᱤᱧ ᱮᱢ ᱫᱟᱲᱮᱭᱟᱜ ᱠᱟᱱᱟ ᱥᱮ ᱴᱟᱭᱤᱢ ᱦᱚᱸ ᱵᱟᱹᱞᱤᱧ ᱠᱩᱲᱟᱹᱜ ᱠᱟᱱᱟ ᱮᱱᱠᱷᱟᱱ ᱵᱟᱹᱞᱤᱧ ᱟᱹᱜᱩ ᱫᱟᱲᱮᱭᱟᱜ ᱠᱟᱱᱟ ᱟᱹᱞᱤᱧ ᱵᱷᱟᱹᱵᱤᱭᱟ ᱡᱮ ᱰᱮᱞᱤ ᱵᱷᱤᱰᱤᱭᱳ ᱞᱤᱧ ᱟᱹᱜᱩᱭᱟ ᱢᱮᱱᱛᱮ ᱛᱚ ᱵᱟᱹᱞᱤᱧ ᱟᱹᱜᱩ ᱫᱟᱲᱮᱭᱟᱜ ᱠᱟᱱᱟ ᱛᱚ ᱚᱱᱟ ᱤᱫᱤ ᱠᱟᱛᱮ ᱫᱚ ᱦᱟᱸᱜ ᱟᱞᱚᱯᱮ ᱟᱹᱲᱤᱥᱚᱜ ᱛᱟᱵᱚᱱ ᱢᱟ

ᱴᱟᱭᱤᱢ ᱦᱩᱭᱮᱱᱟ ᱤᱧᱟᱹᱜ ᱫᱚ ᱟᱡ ᱱᱟᱦᱟᱜ ᱱᱤᱛᱚᱜ ᱫᱷᱤᱱᱟᱹᱝ ᱪᱷᱚᱴᱟ ᱦᱟᱹᱵᱤᱡ ᱱᱟᱦᱟᱜ ᱮ ᱛᱟᱦᱮᱱᱟ ᱛᱚ ᱱᱤᱛᱚᱜ ᱫᱚ ᱱᱟᱦᱟᱜ ᱤᱧ ᱫᱚᱧ ᱩᱰᱩᱠᱚᱜ ᱠᱟᱱᱟ ᱛᱟᱵᱚᱱ ᱚᱯᱷᱤᱥ ᱠᱷᱚᱱᱤᱧ ᱨᱩᱣᱟᱹᱲ ᱠᱟᱱᱟ ᱱᱚᱜᱼᱚᱭ ᱱᱚᱝᱠᱟ ᱱᱟᱦᱟᱜ ᱢᱮᱱᱟᱜ ᱟᱠᱟᱫᱼᱟ ᱵᱟᱦᱨᱮ ᱥᱮᱫ ᱫᱚ ᱩᱰᱩᱠᱚᱜ ᱠᱟᱹᱱᱟᱹᱧ ᱱᱤᱛᱚᱜ ᱫᱚ ᱛᱚ ᱱᱚᱜᱼᱚᱭ ᱱᱚᱰᱮ ᱚᱯᱷᱤᱥ ᱫᱚ ᱛᱟᱦᱚᱞᱮ ᱢᱮᱱᱟᱜᱼᱟ ᱱᱚᱜᱼᱚᱭ ᱱᱚᱝᱠᱟ ᱵᱤᱞᱰᱤᱝ ᱫᱚ ᱢᱮᱱᱟᱜ ᱟᱠᱟᱫᱼᱟ ᱟᱹᱰᱤ ᱪᱮᱛᱟᱱᱟ ᱱᱚᱰᱮ ᱫᱚ ᱟᱹᱰᱤ ᱪᱮᱦᱨᱟ ᱜᱟᱨᱰᱮᱱ ᱞᱮᱠᱟ ᱠᱚ ᱵᱮᱱᱟᱣ ᱟᱠᱟᱫᱼᱟ ᱵᱮᱥ ᱴᱷᱤᱠ ᱵᱟᱭ ᱧᱮᱞᱚᱜ ᱠᱟᱱᱟ